ᱟᱵᱚ ᱥᱟᱱᱛᱟᱲ ᱛᱤᱱᱟᱹᱜ ᱵᱚᱱ ᱥᱤᱠᱷᱤᱛᱚᱜ ᱠᱟᱱᱟ ᱩᱱᱟᱹᱜ ᱜᱮᱵᱚᱱ ᱛᱟᱭᱚᱢ ᱥᱮᱫ ᱵᱚᱱ ᱞᱟᱦᱟᱜ ᱠᱟᱱᱟ ᱫᱤᱠᱩ ᱯᱩᱥᱤ ᱠᱚᱣᱟᱜ ᱨᱟᱭᱨᱤᱛ ᱟᱹᱨᱤᱪᱟᱹᱞᱤ ᱱᱩᱱᱟᱹᱜ ᱵᱚᱱ ᱥᱮᱬᱟ ᱟᱠᱟᱫᱼᱟ ᱡᱮ ᱟᱵᱚᱣᱟᱜ ᱩᱯᱨᱩᱢ ᱦᱚᱸᱵᱚᱱ ᱟᱫ ᱩᱛᱟᱹᱨᱮᱜᱼᱟ ᱛᱮᱦᱮᱧ ᱞᱮᱠᱟᱱ ᱫᱤᱱ ᱨᱮ ᱟᱵᱚᱨᱮᱱ ᱵᱚᱸᱜᱟ ᱵᱩᱨᱩ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚ ᱚᱠᱟ ᱨᱮᱵᱚᱱ ᱵᱚᱸᱜᱟ ᱟᱠᱚᱣᱟ ᱚᱱᱟ ᱦᱚᱸ ᱵᱟᱝ ᱵᱚᱱ ᱴᱷᱤᱠᱟᱹ ᱫᱟᱲᱮᱭᱟᱜ ᱠᱟᱱᱟ ᱱᱚᱛᱮ ᱫᱚᱵᱚᱱ ᱨᱚᱨᱚᱲ ᱠᱟᱱᱟ ᱟᱵᱚᱣᱟᱜ ᱟᱹᱨᱤᱪᱟᱹᱞᱤ ᱵᱚᱱ ᱵᱟᱧᱪᱟᱣ ᱫᱚᱦᱚᱭᱟ ᱟᱨ ᱱᱚᱛᱮ ᱫᱚᱵᱚᱱ ᱠᱟᱹᱢᱤᱭᱮᱫᱼᱟ ᱩᱞᱴᱟᱹ ᱪᱮᱫ ᱵᱚᱱ ᱪᱤᱠᱟᱹᱭᱮᱫᱼᱟ ᱪᱮᱫ ᱵᱟᱝ ᱵᱚᱱ ᱪᱤᱠᱟᱹᱭᱮᱫᱼᱟ ᱵᱟᱝ ᱜᱮᱵᱚᱱ ᱴᱷᱤᱠᱟᱹ ᱫᱟᱲᱮᱭᱟᱜ ᱠᱟᱱᱟ ᱫᱮᱥ ᱫᱤᱥᱚᱢᱮᱢ ᱫᱟᱬᱟᱱ ᱨᱮᱦᱚᱸ ᱡᱟᱱᱟᱢ ᱫᱤᱥᱚᱢ ᱫᱚ ᱦᱤᱨᱤ ᱛᱚᱨᱟᱭ ᱢᱮ ᱦᱤᱱᱫᱤ ᱤᱝᱞᱤᱥ ᱛᱮᱢ ᱨᱚᱲ ᱨᱮᱦᱚᱸ ᱡᱟᱱᱟᱢ ᱟᱲᱟᱝ ᱫᱚ ᱟᱞᱚᱢ ᱦᱤᱲᱤᱧᱟ ᱫᱤᱠᱩ ᱵᱚᱸᱜᱟᱢ ᱟᱯᱱᱟᱨ ᱠᱚ ᱨᱮᱦᱚᱸ ᱡᱟᱦᱮᱨ ᱵᱚᱸᱜᱟ ᱫᱚ ᱟᱞᱚᱢ ᱦᱤᱨᱚᱢ ᱟᱠᱚᱣᱟ ᱱᱩᱠᱩ ᱟᱵᱚᱨᱤᱱ ᱡᱟᱦᱮᱨ ᱵᱚᱸᱜᱟ ᱛᱮᱦᱮᱧ ᱞᱮᱠᱟᱱ ᱫᱤᱱ ᱨᱮ ᱚᱠᱟ ᱴᱷᱟᱶ ᱨᱮᱵᱚᱱ ᱴᱷᱟᱶ ᱠᱚᱣᱟ ᱢᱚᱱᱫᱤᱨ ᱨᱮ ᱥᱮ ᱢᱚᱥᱡᱤᱫ ᱨᱮ ᱥᱮ ᱪᱚᱨᱪ ᱨᱮ ᱫᱮᱞᱟ ᱛᱚᱵᱮ ᱚᱱᱟ ᱨᱮᱭᱟᱜ ᱥᱟᱞᱟ ᱜᱚᱴᱟ ᱞᱟᱹᱜᱤᱫ ᱜᱮ ᱦᱤᱡᱩᱜ ᱠᱟᱱ ᱪᱚᱵᱵᱤᱥ ᱮᱠ ᱫᱩᱭ ᱦᱟᱡᱟᱨ ᱪᱚᱵᱵᱤᱥ ᱦᱤᱞᱚᱜ ᱳᱰᱤᱥᱟ ᱯᱚᱱᱚᱛ ᱵᱟᱞᱮᱥᱚᱨ ᱦᱚᱱᱚᱛ ᱡᱚᱲᱮᱥᱚᱨ ᱵᱞᱚᱠ ᱡᱚᱲᱮᱥᱚᱨ ᱴᱷᱮᱱ ᱜᱮ ᱢᱮᱱᱟᱜ ᱢᱟᱞᱜᱟᱹᱰᱤᱭᱟᱹ ᱟᱹᱛᱩ ᱛᱮ ᱴᱷᱤᱠ ᱫᱤᱱᱟᱹᱢ ᱫᱚᱥ ᱴᱟᱲᱟᱝ ᱚᱠᱛᱚ ᱵᱟᱞᱮᱥᱚᱨ ᱢᱟᱹᱡᱷᱤ ᱯᱟᱨᱜᱟᱱᱟ ᱢᱚᱦᱚᱞ ᱯᱟᱦᱴᱟ ᱠᱷᱚᱱ ᱠᱚ ᱫᱚᱦᱚ ᱟᱠᱟᱫ ᱫᱤᱥᱚᱢ ᱫᱚᱨᱵᱟᱨ ᱥᱟᱱᱟᱢ ᱫᱤᱥᱚᱢ ᱨᱤᱱ ᱯᱟᱨᱜᱟᱱᱟ ᱵᱟᱵᱟ ᱢᱟᱹᱡᱷᱤ ᱵᱟᱵᱟ ᱟᱹᱠᱤᱞᱟᱱ ᱦᱚᱲ ᱥᱟᱶᱛᱟ ᱥᱩᱥᱟᱹᱨᱤᱭᱟᱹ ᱥᱟᱶᱛᱟ ᱫᱚᱨᱚᱫᱤᱭᱟᱹ ᱚᱞᱪᱤᱠᱤ ᱫᱚᱨᱚᱫᱤᱭᱟᱹ ᱠᱚ ᱥᱮᱴᱮᱨ ᱠᱟᱛᱮ ᱥᱟᱞᱟ ᱜᱚᱴᱟᱭᱟᱵᱚᱱ ᱟᱵᱚᱨᱮᱱ ᱡᱟᱦᱮᱨ ᱜᱟᱲᱟ ᱵᱚᱸᱜᱟ ᱴᱷᱟᱶ ᱫᱚ ᱚᱠᱟᱨᱮ ᱵᱟᱞᱮᱥᱚᱨ ᱢᱟᱹᱡᱷᱤ ᱯᱟᱨᱜᱟᱱᱟ ᱢᱚᱦᱚᱞ ᱯᱟᱦᱴᱟ ᱠᱷᱚᱱ ᱥᱟᱨᱡᱚᱢ ᱜᱤᱨᱟᱹ ᱠᱚ ᱛᱚᱞ ᱠᱮᱜᱼᱟ ᱡᱟᱦᱟᱸ ᱵᱚᱱ ᱢᱮᱛᱟᱜ ᱠᱟᱱᱟ ᱯᱟᱛᱟᱝᱜᱤᱛ ᱜᱤᱨᱟᱹ ᱥᱟᱱᱟᱢ ᱫᱤᱥᱚᱢ ᱯᱟᱨᱜᱟᱱᱟ ᱵᱟᱵᱟ ᱴᱷᱮᱱ ᱱᱚᱣᱟ ᱜᱤᱨᱟᱹ ᱫᱚ ᱥᱮᱴᱮᱨ ᱠᱟᱛᱮ ᱟᱯᱮ ᱦᱚᱸ ᱱᱚᱰᱮ ᱯᱮ ᱥᱮᱴᱮᱨᱚᱜ ᱛᱟᱵᱚᱱᱟ ᱛᱚᱵᱮ ᱱᱮᱰᱟ ᱛᱟᱦᱮᱸᱭᱮᱱᱟ ᱪᱚᱵᱵᱤᱥ ᱮᱠ ᱫᱩᱭ ᱦᱟᱡᱟᱨ ᱪᱚᱵᱽᱵᱤᱥ ᱢᱟᱞᱜᱟᱹᱰᱭᱟᱹ ᱟᱹᱛᱩ ᱛᱮ ᱡᱷᱚᱛᱚ ᱠᱚᱜᱮ ᱥᱟᱸᱜᱮ ᱫᱷᱟᱨᱟ ᱵᱚᱱ ᱥᱮᱴᱮᱨᱚᱜ ᱢᱟ ᱟᱨ ᱟᱵᱚᱣᱟᱜ ᱨᱟᱭ ᱱᱤᱦᱟᱹᱛᱤ ᱵᱚᱱ ᱫᱚᱦᱚᱭ ᱢᱟ ᱱᱚᱣᱟ ᱜᱮ ᱵᱟᱞᱮᱥᱚᱨ ᱢᱟᱹᱡᱷᱤ ᱯᱟᱨᱜᱟᱱᱟ ᱢᱚᱦᱚᱞ ᱯᱟᱦᱴᱟ ᱠᱷᱚᱱ ᱠᱮᱴᱮᱡ ᱥᱟᱺᱦᱤᱡ ᱠᱚ ᱞᱟᱹᱭ ᱫᱚᱦᱚ ᱟᱠᱟᱫᱼᱟ ᱩᱱᱠᱩ ᱫᱚ ᱚᱠᱟᱨᱮ ᱤᱧ ᱫᱚ ᱱᱚᱛᱮ ᱨᱮᱜᱮ ᱢᱮᱱᱟᱜᱼᱟ ᱥᱠᱩᱞ ᱠᱷᱚᱱ